ᱛᱚ ᱱᱚᱰᱮ ᱱᱟᱦᱟᱜ ᱡᱟᱦᱟᱸ ᱞᱟᱫᱟᱱᱟ ᱥᱚᱞ ᱨᱮ ᱯᱟᱛᱟ ᱮᱱᱮᱡ ᱦᱩᱭᱩᱜ ᱠᱟᱱᱟ ᱱᱚᱰᱮ ᱯᱟᱛᱟ ᱮᱱᱮᱡ ᱧᱮᱧᱮᱞ ᱦᱮᱡ ᱦᱩᱭ ᱠᱟᱱᱟ ᱟᱨ ᱱᱚᱰᱮ ᱱᱟᱦᱟᱜ ᱟᱵᱚ ᱡᱟᱦᱟᱸ ᱜᱟᱶᱛᱟᱞᱤ ᱯᱟᱦᱴᱟ ᱥᱮᱫ ᱠᱷᱚᱱ ᱡᱟᱦᱟᱱᱟᱜ ᱠᱩᱠᱞᱤ ᱠᱚᱵᱚᱱ ᱥᱟᱯᱲᱟᱣ ᱞᱮᱜᱼᱟ ᱚᱱᱟ ᱠᱚ ᱠᱩᱠᱞᱤ ᱫᱚᱦᱚ ᱦᱩᱭᱩᱜ ᱠᱟᱱ ᱛᱟᱦᱮᱱᱟ ᱟᱫᱚ ᱚᱱᱟ ᱥᱟᱶ ᱥᱟᱶᱛᱮ ᱱᱚᱰᱮ ᱢᱤᱫᱴᱟᱝ ᱜᱚᱢᱠᱮ ᱥᱟᱞᱟᱜ ᱧᱟᱯᱟᱢ ᱦᱩᱭᱱᱟ ᱡᱟᱦᱟᱸᱭ ᱫᱚ ᱱᱟᱦᱟᱜ ᱥᱟᱱᱟᱢ ᱠᱚᱜᱮᱵᱚᱱ ᱵᱟᱲᱟᱭ ᱠᱟᱫᱮᱭᱟ ᱵᱞᱚᱜᱟᱨ ᱢᱮᱱᱛᱮ ᱡᱟᱦᱟᱸᱭ ᱰᱤ ᱮᱢ ᱮᱞ ᱵᱞᱚᱜᱟᱨ ᱢᱮᱱᱛᱮ ᱦᱟᱸᱜ ᱵᱚᱱ ᱵᱟᱲᱟᱭ ᱠᱟᱫᱮ ᱫᱤᱥᱚᱢ ᱨᱮ ᱛᱚ ᱩᱱᱤ ᱥᱟᱞᱟᱜ ᱱᱤᱛᱚᱜ ᱧᱟᱯᱟᱢ ᱦᱩᱭ ᱠᱟᱱᱟ ᱛᱚ ᱩᱱᱤ ᱱᱚᱰᱮ ᱪᱮᱫ ᱞᱮᱠᱟ ᱦᱮᱡ ᱠᱟᱛᱮ ᱵᱩᱡᱷᱟᱹᱣᱮᱜᱼᱟ ᱚᱱᱟ ᱠᱚᱨᱮ ᱠᱟᱹᱴᱤᱡ ᱵᱚᱱ ᱠᱩᱞᱤᱭᱮᱭᱟ ᱦᱮᱸ ᱥᱮ ᱜᱚᱢᱠᱮ ᱡᱚᱦᱟᱨ ᱜᱮ ᱡᱚᱦᱟᱨ ᱡᱚᱦᱟᱨ ᱡᱚᱦᱟᱨ ᱜᱮ ᱥᱟᱱᱟᱢ ᱠᱚ ᱩᱯᱨᱩᱢ ᱠᱟᱹᱴᱤᱡ ᱢᱟᱲᱟᱝ ᱞᱟᱹᱭ ᱡᱚᱦᱟᱨ ᱜᱮ ᱥᱟᱱᱟᱢ ᱵᱚᱭᱦᱟ ᱢᱮᱥᱤ ᱫᱟᱫᱟ ᱦᱤᱞᱤ ᱠᱚ ᱤᱧ ᱜᱮ ᱞᱚᱠᱥᱢᱚᱱ ᱢᱟᱱᱰᱤ ᱫᱤᱥᱚᱢ ᱦᱚᱲ ᱠᱚ ᱪᱤᱱᱦᱟᱹ ᱠᱟᱱᱟ ᱰᱤᱮᱢᱮᱞ ᱧᱩᱛᱩᱢ ᱛᱮ ᱟᱨ ᱱᱚᱣᱟ ᱫᱚ ᱢᱟᱢᱚᱲᱟᱜ ᱠᱟᱱᱟ ᱦᱟᱸᱜ ᱡᱟᱦᱟᱸ ᱨᱮ ᱛᱮᱦᱮᱧ ᱯᱟᱛᱟ ᱯᱨᱳᱜᱨᱟᱢ ᱦᱩᱭᱩᱜ ᱠᱟᱱᱟ ᱦᱟᱸᱜ ᱟᱨ ᱱᱤᱡᱮ ᱦᱚᱸ ᱱᱚᱣᱟ ᱨᱮ ᱜᱚᱲᱚ ᱥᱚᱯᱚᱦᱚᱫ ᱮᱢ ᱦᱩᱭ ᱠᱟᱱᱟ ᱦᱟᱸᱜ

ᱦᱩᱭᱩᱜ ᱢᱟ ᱡᱟᱦᱟᱸ ᱦᱤᱥᱴᱨᱤ ᱠᱚ ᱢᱮᱱᱟᱜᱼᱟ ᱵᱟᱹᱭ ᱵᱟᱹᱭᱛᱮ ᱴᱷᱤᱠᱟᱹ ᱦᱩᱭᱩᱜ ᱢᱟ ᱟᱫᱚ ᱥᱟᱰᱮᱱᱞᱤ ᱡᱩᱫᱤ ᱱᱚᱝᱠᱟᱱᱟᱜ ᱥᱟᱣᱟᱞ ᱥᱮᱴᱮᱨᱚᱜ ᱠᱷᱟᱱ ᱫᱚ ᱠᱚᱱᱯᱷᱤᱭᱩᱡᱚᱱ ᱫᱚ ᱵᱩᱡᱷᱟᱹᱜ ᱜᱮᱭᱟ ᱠᱟᱹᱡ ᱫᱚ ᱦᱟᱸᱜ ᱮᱱᱛᱮᱨᱮᱦᱚᱸ ᱪᱮᱥᱴᱟ ᱦᱩᱭᱩᱜ ᱠᱟᱱᱟ ᱤᱭᱟᱹ ᱱᱤᱡᱮ ᱦᱚᱸ ᱱᱮᱛᱟᱨ ᱵᱟᱹᱭ ᱵᱟᱹᱭᱛᱮ ᱛᱷᱟᱢᱱᱮᱞ ᱠᱚ ᱤᱭᱩᱡᱽ ᱦᱩᱭᱩᱜ ᱠᱟᱱᱟ ᱠᱤ ᱚᱞ ᱪᱤᱠᱤ ᱛᱮ ᱦᱟᱸᱜ ᱦᱳᱭ ᱠᱳᱥᱤᱥ ᱫᱚ ᱦᱩᱭᱩᱜ ᱠᱟᱱ ᱜᱮᱭᱟ ᱟᱫᱚ ᱡᱟᱦᱟᱸ ᱛᱤᱱᱟᱹᱜ ᱫᱟᱲᱮ ᱦᱩᱭᱩᱜ ᱠᱟᱱᱟ ᱦᱳᱭ ᱟᱪᱪᱷᱟ ᱢᱮᱰᱟᱢ ᱛᱤᱠᱤᱱ ᱴᱷᱮᱱ ᱠᱟᱹᱴᱤᱡ ᱠᱩᱠᱞᱤ ᱵᱚᱱ ᱫᱚᱦᱚ ᱠᱟᱫᱟ ᱫᱤᱫᱤ ᱟᱹᱵᱤᱱ ᱞᱟᱹᱭ ᱵᱤᱱ

ᱵᱟᱝ ᱜᱮ ᱞᱤᱧ ᱨᱟᱴᱟᱣ ᱠᱟᱛᱮ ᱯᱮ ᱠᱟᱱᱟ ᱥᱮ ᱞᱟᱦᱟ ᱠᱷᱚᱱ ᱯᱮ ᱵᱟᱲᱟᱭ ᱛᱟᱦᱮᱱᱟ ᱫᱚᱢᱮ ᱵᱮᱥ ᱠᱟᱛᱷᱟ ᱠᱟᱱ ᱜᱮᱭᱟ ᱵᱟᱠᱷᱟᱱ ᱚᱱᱠᱟ ᱦᱩᱭᱩᱜ ᱜᱮᱭᱟ ᱥᱮ ᱠᱤᱵᱮ ᱯᱨᱳᱜᱨᱟᱢ ᱵᱚᱱ ᱪᱟᱞᱟᱜ ᱱᱚᱣᱟ ᱱᱟ ᱵᱚᱱ ᱠᱩᱞᱤ ᱠᱚᱣᱟ ᱮᱱᱥᱟᱨ ᱱᱚᱣᱟ ᱠᱟᱱᱟ ᱦᱟᱸᱜ ᱵᱟᱝ ᱵᱮᱥ ᱠᱟᱛᱷᱟ ᱠᱟᱱᱟ ᱠᱤ ᱠᱩᱞᱤ ᱠᱚᱣᱟᱵᱤᱱ ᱠᱩᱞᱤ ᱥᱟᱶᱛᱮ ᱡᱟᱦᱟᱸᱭ ᱵᱟᱠᱚ ᱞᱟᱹᱭ ᱫᱟᱲᱮᱭᱟᱜ ᱠᱟᱱᱟ ᱮᱱᱥᱟᱨ ᱦᱚᱸ ᱞᱟᱹᱭ ᱟᱠᱚᱵᱤᱱ ᱛᱟᱠᱤ ᱠᱚ ᱴᱷᱤᱠᱟᱹᱭ ᱢᱟ ᱩᱱᱠᱩ ᱦᱚᱸ ᱪᱤᱠᱟᱹᱛᱮ ᱱᱤᱛᱚᱜ ᱢᱮᱠᱥᱤᱢᱟᱢ ᱡᱟᱦᱟᱸ ᱥᱴᱩᱰᱮᱱᱴ ᱢᱮᱱᱟᱜ ᱠᱚᱣᱟ ᱡᱚᱛᱚ ᱵᱟᱨᱦᱮ ᱠᱚ ᱯᱟᱲᱦᱟᱜ ᱠᱟᱱᱟ ᱦᱚᱸ ᱥᱮ ᱵᱟᱝ ᱡᱚᱛᱚ ᱯᱨᱟᱭᱵᱷᱮᱴ ᱥᱠᱩᱞ ᱨᱮ ᱦᱟᱸᱜ ᱛᱚ ᱚᱱᱟ ᱥᱠᱩᱞ ᱨᱮ ᱟᱵᱚ ᱚᱞᱪᱤᱠᱤ ᱫᱚ ᱵᱟᱹᱱᱩᱜᱼᱟ ᱛᱚ ᱡᱚᱛᱚ ᱦᱚᱲ ᱯᱚᱥᱤᱵᱚᱞ ᱵᱟᱹᱱᱩᱜᱼᱟ ᱠᱤ ᱚᱞᱪᱤᱠᱤ ᱠᱚ ᱥᱮᱬᱟ ᱫᱟᱲᱮᱭᱟᱜ ᱠᱟᱱᱟ ᱮᱱᱛᱮᱦᱚᱸ ᱱᱤᱛᱚᱜ ᱦᱟᱨᱮᱠ ᱱᱚᱜᱼᱚᱭ ᱨᱚᱵᱤᱵᱟᱨ ᱠᱮ ᱨᱚᱵᱤᱵᱟᱨ ᱯᱚᱧᱪᱟᱭᱮᱛ ᱠᱚᱨᱮ ᱠᱚ ᱫᱩᱲᱩᱵ ᱠᱟᱱᱟ ᱭᱟ ᱛᱚ ᱥᱠᱩᱞ ᱠᱚᱨᱮ ᱟᱹᱰᱤ ᱵᱷᱟᱹᱜᱤ ᱠᱟᱛᱷᱟ ᱜᱮ ᱥᱮᱬᱟᱭᱟᱵᱚᱱ ᱵᱟᱹᱭ ᱵᱟᱹᱭ ᱛᱮ ᱦᱟᱸᱜ ᱞᱮᱠᱤᱱ ᱩᱱᱟᱹᱜ ᱜᱮᱭᱟᱱ ᱵᱟᱵᱚᱱ ᱧᱟᱢ ᱫᱟᱲᱮᱭᱟᱜ ᱠᱟᱱᱟ ᱡᱟᱦᱟᱸ ᱞᱮᱠᱟ ᱥᱠᱩᱞ ᱨᱮ ᱯᱷᱮᱥᱤᱞᱤᱴᱤᱥ ᱢᱮᱱᱟᱜᱼᱟ ᱡᱩᱫᱤ